ᱡᱚᱦᱟᱨ ᱜᱮ ᱥᱟᱱᱟᱢ ᱠᱚ ᱟᱯᱮ ᱯᱮ ᱧᱮᱞ ᱮᱫᱟ ᱵᱮᱥᱨᱟ ᱴᱮᱠᱱᱤᱠᱮᱞ ᱤᱭᱩᱴᱩᱵᱽ ᱪᱮᱱᱮᱞ ᱠᱮ ᱡᱤ ᱮᱯᱷ ᱴᱩ ᱥᱮ ᱟᱨ ᱟᱨ ᱢᱩᱵᱷᱤ ᱪᱮᱫ ᱞᱮᱠᱟ ᱠᱟᱛᱮ ᱵᱚᱱ ᱰᱟᱣᱩᱱᱞᱳᱰᱟ ᱥᱮ ᱱᱟᱣᱟ ᱢᱩᱵᱷᱤ ᱪᱮᱫ ᱞᱮᱠᱟ ᱠᱟᱛᱮ ᱵᱚᱱ ᱰᱟᱣᱩᱱᱞᱳᱰᱟ ᱚᱱᱟᱜᱮ ᱱᱚᱣᱟ ᱵᱷᱤᱰᱤᱭᱳ ᱛᱟᱞᱟᱛᱮᱧ ᱞᱟᱹᱭ ᱟᱯᱮᱭᱟ ᱡᱚᱛᱚ ᱠᱷᱚᱱ ᱥᱚᱦᱚᱡᱽ ᱛᱮ ᱳᱭᱮᱵᱽᱥᱟᱭᱤᱴ ᱛᱟᱞᱟᱛᱮ ᱡᱟᱦᱟᱸᱭ ᱠᱚ ᱵᱟᱯᱮ ᱰᱟᱣᱩᱱᱞᱳᱰ ᱫᱟᱲᱮᱭᱟᱜ ᱠᱟᱱᱟ ᱚᱱᱟᱜᱮ ᱟᱹᱰᱤ ᱥᱚᱦᱚᱡᱽ ᱛᱮᱧ ᱞᱟᱹᱭ ᱟᱯᱮᱭᱟ ᱚᱱᱟ ᱠᱷᱟᱹᱛᱤᱨ ᱛᱮ ᱢᱤᱫᱴᱮᱱ ᱮᱯᱞᱤᱠᱮᱥᱚᱱ ᱨᱮᱱᱟᱜ ᱞᱟᱹᱠᱛᱤᱜ ᱛᱟᱵᱚᱱᱟ ᱡᱟᱦᱟᱸ ᱫᱚ ᱮᱯᱞᱤᱠᱮᱥᱚᱱ ᱫᱚ ᱯᱞᱮ ᱥᱴᱳᱨ ᱨᱮ ᱵᱟᱝ ᱧᱟᱯᱟᱢᱟ ᱛᱚ ᱱᱚᱣᱟ ᱵᱷᱤᱰᱭᱳ ᱨᱮᱱᱟᱜ ᱰᱤᱥᱠᱨᱤᱯᱥᱚᱱ ᱠᱷᱚᱱ ᱰᱟᱣᱩᱱᱞᱳᱰ ᱫᱟᱲᱮᱭᱟᱜ ᱟᱯᱮ ᱟᱨ ᱵᱟᱠᱷᱟᱱ ᱤᱧ ᱞᱟᱹᱭ ᱟᱯᱮ ᱠᱟᱱᱟ ᱛᱚ ᱵᱷᱤᱴ ᱢᱮᱴ ᱨᱮᱱᱟᱜ ᱢᱟᱱᱮ ᱚᱱᱟ ᱮᱯᱥ ᱨᱮᱱᱟᱜ ᱧᱩᱛᱩᱢ ᱦᱩᱭᱩᱜ ᱠᱟᱱᱟ ᱵᱷᱤᱴ ᱢᱮᱴ ᱛᱚ ᱡᱟᱦᱟᱸᱭ ᱠᱚ ᱵᱟᱯᱮ ᱵᱟᱲᱟᱭᱟ ᱪᱤᱠᱟᱹ ᱠᱟᱛᱮᱫ ᱰᱟᱣᱩᱱᱞᱳᱰ ᱦᱩᱭᱩᱜᱼᱟ ᱵᱷᱤᱴ ᱢᱮᱴ ᱚᱱᱟᱜᱤᱧ ᱩᱫᱩᱜ ᱟᱯᱮ ᱞᱮᱜᱮ ᱛᱚ ᱯᱳᱭᱞᱳ ᱨᱮ ᱰᱮᱴᱟ ᱵᱚᱱ ᱚᱱᱟ ᱚᱱ ᱠᱟᱛᱮᱫ ᱟᱵᱚᱣᱟᱜ ᱜᱩᱜᱩᱞ ᱨᱮᱵᱚᱱ ᱥᱟᱨᱪᱟ ᱵᱟᱠᱷᱟᱱ ᱟᱵᱚᱣᱟᱜ ᱠᱨᱳᱢ ᱵᱨᱟᱣᱡᱟᱨ ᱨᱮᱵᱚᱱ ᱥᱟᱨᱪᱟ ᱛᱚ ᱠᱨᱳᱢ ᱵᱨᱟᱣᱡᱟᱨ ᱤᱧ ᱳᱯᱮᱱ ᱠᱮᱫᱟ ᱛᱚ ᱳᱯᱮᱱ ᱞᱮᱠᱷᱟᱡ ᱱᱤᱝᱠᱟᱹ ᱯᱩᱭᱞᱩ ᱨᱮ ᱤᱱᱴᱟᱨ ᱯᱷᱮᱥ ᱦᱤᱡᱩᱜᱼᱟ ᱟᱵᱚ ᱥᱟᱨᱪ ᱵᱟᱨ ᱨᱮ ᱱᱚᱰᱮ ᱵᱚᱱ ᱚᱞᱟ ᱵᱷᱤᱴ ᱢᱮᱴ ᱵᱷᱤ ᱟᱭ ᱰᱤ ᱮᱢ ᱮ ᱴᱤ ᱤ ᱵᱷᱤᱴ ᱢᱮᱴ ᱚᱞ ᱦᱩᱭ ᱞᱮᱱ ᱠᱷᱟᱡ ᱜᱳ ᱨᱮᱵᱚᱱ ᱠᱞᱤᱠᱟ ᱥᱮ ᱥᱟᱨᱪ ᱨᱮᱵᱚᱱ ᱠᱞᱤᱠᱟ ᱛᱚᱵᱮ ᱠᱷᱟᱡ ᱯᱩᱭᱞᱩ ᱨᱮ ᱡᱟᱦᱟᱸ ᱳᱭᱮᱵᱽᱥᱟᱭᱤᱴ ᱦᱤᱡᱩᱜᱼᱟ ᱥᱮᱨᱟ ᱳᱣᱟᱭ ᱴᱤ ᱵᱷᱤᱰᱤᱭᱳ ᱰᱟᱣᱩᱱᱞᱳᱰᱟᱨ ᱡᱟᱦᱟᱸ ᱱᱚᱣᱟ ᱜᱮ ᱵᱚᱱ ᱠᱞᱤᱠᱟ ᱱᱚᱰᱮ ᱛᱚ ᱠᱞᱤᱠ ᱠᱤᱫᱟᱹᱧ ᱛᱟᱨᱯᱚᱨ ᱰᱟᱣᱩᱱᱞᱳᱰ ᱧᱮᱞ ᱫᱟᱯᱮ ᱱᱚᱰᱮ ᱰᱟᱣᱩᱱᱞᱳᱰ ᱤᱝᱞᱤᱥ ᱛᱮᱦᱚᱸ ᱨᱟᱠᱟᱵ ᱫᱟᱲᱮᱭᱟᱜᱼᱟ ᱵᱟᱝᱞᱟ ᱛᱮᱦᱚᱸ ᱰᱟᱣᱩᱱᱞᱳᱰ ᱨᱮᱵᱚᱱ ᱠᱞᱤᱠᱟ

ᱚᱱᱟ ᱥᱮᱴᱤᱝ ᱵᱚᱫᱽᱞᱟᱣ ᱞᱟᱹᱜᱤᱫ ᱵᱟᱝᱞᱟ ᱦᱮᱱᱟᱜᱼᱟ ᱚᱱᱟ ᱤᱝᱞᱤᱥ ᱠᱟᱜ ᱞᱮᱜᱤᱧ ᱛᱚᱵᱮ ᱠᱷᱟᱡ ᱯᱮ ᱟᱯᱮᱭᱟᱜ ᱥᱩᱵᱤᱫᱷᱟ ᱦᱩᱭᱩᱜ ᱛᱟᱯᱮᱭᱟ ᱤᱝᱞᱤᱥ ᱠᱟᱹᱫᱟᱹᱧ ᱟᱵᱟᱨ ᱥᱩᱨᱩ ᱠᱚᱨᱮᱧ ᱠᱞᱤᱠ ᱠᱮᱫᱟ ᱛᱚ ᱱᱤᱝᱠᱟᱹ ᱯᱳᱭᱞᱳ ᱨᱮ ᱤᱱᱴᱟᱨᱯᱷᱮᱥ ᱦᱤᱡᱩᱜᱼᱟ ᱛᱚ ᱟᱵᱚ ᱪᱮᱛᱟᱱ ᱨᱮ ᱡᱮᱢᱚᱱ ᱧᱮᱞ ᱫᱟᱲᱮᱭᱟᱜ ᱵᱚᱱ ᱥᱟᱨᱪ ᱮᱱᱰ ᱮᱱᱴᱟᱨ ᱤᱭᱩ ᱟᱨ ᱱᱚᱰᱮ ᱠᱞᱤᱠ ᱞᱟᱜᱟᱣ ᱵᱚᱱᱟ ᱠᱞᱤᱠ ᱠᱟᱛᱮᱫ ᱱᱚᱰᱮ ᱡᱟᱦᱟᱸ ᱢᱩᱵᱷᱤ ᱟᱵᱚ ᱰᱟᱣᱩᱱᱞᱳᱰ ᱥᱟᱱᱟ ᱵᱚᱱᱟ ᱚᱱᱟ ᱢᱩᱵᱷᱤ ᱨᱮᱱᱟᱜ ᱧᱩᱛᱩᱢ ᱵᱚᱱ ᱚᱞᱟ ᱥᱟᱵ ᱠᱟᱜ ᱯᱮ ᱟᱨ ᱟᱨ ᱟᱨ ᱵᱟᱠᱷᱟᱡ ᱠᱮ ᱡᱤ ᱮᱯᱷ ᱪᱮᱯᱴᱟᱨ ᱟᱨ ᱟᱨ ᱯᱳᱭᱞᱳ ᱨᱤᱧ ᱩᱫᱩᱜ ᱟᱯᱮ ᱠᱟᱱᱟ ᱟᱨ ᱟᱨ ᱚᱞ ᱠᱟᱛᱮᱫ ᱵᱚᱱ ᱥᱟᱨᱪᱟ ᱥᱟᱨᱪ ᱞᱮᱠᱷᱟᱡ ᱟᱵᱚᱣᱟᱜ ᱱᱤᱝᱠᱟᱹ ᱤᱱᱴᱟᱨᱯᱷᱮᱥ ᱦᱤᱡᱩᱜᱼᱟ ᱱᱚᱣᱟ ᱠᱚᱫᱚ ᱱᱚᱰᱮ ᱡᱟᱦᱟᱸ ᱧᱮᱞᱚᱜ ᱠᱟᱱᱟ ᱡᱟᱦᱟᱸ ᱛᱤᱱᱟᱹᱜ ᱮᱦᱚᱵ ᱨᱮ ᱦᱮᱡ ᱮᱱᱟ ᱱᱚᱣᱟ ᱠᱚᱫᱚ ᱡᱚᱛᱚ ᱤᱭᱩᱴᱩᱵᱽ ᱠᱷᱚᱡ ᱦᱮᱡ ᱮᱱᱟ ᱛᱚ ᱟᱵᱚ ᱴᱚᱨᱮᱱᱴ ᱯᱷᱟᱭᱤᱞ ᱨᱮᱵᱚᱱ ᱠᱞᱤᱠᱟ ᱧᱮᱞ ᱫᱟᱯᱮ ᱴᱚᱨᱮᱱᱴ ᱯᱷᱟᱭᱤᱞ ᱱᱚᱰᱮ ᱚᱞ ᱦᱮᱱᱟᱜᱼᱟ ᱱᱚᱰᱮ ᱵᱚᱱ ᱠᱞᱤᱠᱟ ᱠᱞᱤᱠ ᱞᱮᱠᱷᱟᱡ ᱱᱚᱰᱮ ᱟᱵᱚᱣᱟᱜ ᱞᱤᱥᱴ ᱦᱤᱡᱩᱜ ᱛᱟᱵᱚᱱ ᱰᱟᱣᱩᱱᱞᱳᱰ ᱞᱟᱹᱜᱤᱫ ᱛᱚ ᱟᱵᱚ ᱱᱚᱰᱮ ᱧᱮᱞ ᱟᱵᱚᱱ ᱪᱮᱫ ᱟᱵᱚ ᱦᱤᱱᱫᱤ ᱥᱮ ᱛᱮᱞᱮᱜᱩ ᱪᱮᱫ ᱢᱩᱵᱷᱤ ᱵᱚᱱ ᱯᱟᱸᱡᱟᱭᱮᱫᱟ ᱛᱚ ᱧᱮᱞ ᱫᱟᱯᱮ ᱱᱚᱰᱮ ᱦᱤᱱᱫᱤ ᱚᱞ ᱦᱮᱱᱟᱜᱼᱟ ᱟᱨ ᱱᱚᱣᱟ ᱢᱩᱵᱷᱤ ᱨᱮᱱᱟᱜ ᱥᱟᱭᱤᱡᱽ ᱦᱩᱭᱩᱜ ᱠᱟᱱᱟ ᱟᱴᱥᱚ ᱯᱚᱸᱪᱤᱥ ᱮᱢ ᱵᱤ ᱰᱟᱣᱩᱱᱞᱳᱰ ᱞᱟᱹᱜᱤᱫ ᱛᱮ ᱱᱚᱰᱮ ᱠᱞᱤᱠ ᱞᱟᱜᱟᱣ ᱵᱚᱱᱟ ᱛᱚ ᱟᱨᱚ ᱞᱟᱛᱟᱨ ᱥᱮᱫ ᱱᱚᱝᱠᱟ ᱟᱹᱰᱤ ᱟᱭᱢᱟ ᱜᱮ ᱢᱮᱱᱟᱜᱼᱟ ᱞᱤᱥᱴ ᱛᱚ ᱡᱟᱦᱟᱸᱴᱟᱜ ᱯᱮ ᱠᱩᱥᱤᱭᱟᱜᱼᱟ ᱚᱱᱟ ᱯᱮ ᱰᱟᱣᱩᱱᱞᱳᱰ ᱫᱟᱲᱮᱭᱟᱜᱼᱟ ᱛᱚ ᱟᱨᱚ ᱧᱮᱞ ᱯᱮ ᱱᱚᱰᱮ ᱦᱤᱱᱫᱤ ᱚᱞ ᱦᱮᱱᱟᱜᱼᱟ ᱯᱟᱸᱪᱥᱚ ᱪᱳᱫᱽᱫᱳ ᱮᱢ ᱵᱤ ᱟᱨ ᱰᱟᱣᱩᱱᱞᱳᱰ ᱱᱤᱱᱟᱹᱜ ᱟᱨ ᱯᱚᱨᱫᱟ ᱨᱮᱱᱟᱜ ᱥᱟᱭᱤᱡᱽ ᱫᱩ ᱥᱚ ᱪᱳᱣᱥᱳᱴᱴᱤ ᱛᱚ ᱱᱤᱛᱚᱜ ᱫᱚᱵᱚᱱ ᱧᱮᱞᱟ ᱠᱮ ᱡᱤ ᱮᱯᱷ ᱪᱮᱯᱴᱟᱨ ᱴᱩ ᱛᱚ ᱜᱩᱱ ᱠᱤᱫᱟᱹᱧ ᱛᱟᱨᱯᱚᱨ ᱠᱮ ᱡᱤ ᱮᱯᱷ ᱪᱮᱯᱴᱟᱨ ᱴᱩ ᱵᱚᱱ ᱚᱞᱟ ᱠᱮ ᱡᱤ ᱮᱯᱷ ᱥᱯᱮᱥ ᱴᱩ ᱚᱞ ᱠᱟᱛᱮᱫ ᱵᱚᱱ ᱥᱟᱨᱪᱟ ᱥᱮ ᱵᱚᱱ ᱮᱱᱴᱟᱨ ᱨᱮᱵᱚᱱ ᱠᱞᱤᱠᱟ ᱛᱚ ᱧᱮᱞ ᱫᱟᱯᱮ ᱱᱤᱝᱠᱟᱹ ᱜᱮ ᱯᱩᱭᱞᱩ ᱨᱮ ᱱᱚᱣᱟ ᱫᱚ ᱤᱭᱩᱴᱤᱭᱩᱵᱽ ᱠᱷᱚᱡ ᱦᱮᱡ ᱮᱱᱟ ᱛᱚ ᱟᱵᱚ ᱴᱨᱮᱱᱰ ᱯᱷᱟᱭᱤᱞ ᱨᱮᱵᱚᱱ ᱠᱞᱤᱠᱟ ᱱᱚᱸᱰᱮ

ᱟᱲᱟᱭ ᱡᱤᱵᱤ ᱢᱮᱱᱟᱜᱼᱟ ᱰᱟᱣᱩᱱᱞᱳᱰ ᱞᱟᱹᱜᱤᱫ ᱛᱮ ᱱᱚᱰᱮ ᱠᱞᱤᱠ ᱞᱟᱜᱟᱣ ᱵᱚᱱᱟ ᱟᱨᱚ ᱞᱟᱛᱟᱨ ᱨᱮᱯᱮ ᱧᱮᱞ ᱮᱫᱟ ᱪᱟᱨᱥᱚ ᱟᱥᱤ ᱯᱤᱠᱥᱮᱞ ᱨᱮᱱᱟᱜ ᱦᱮᱱᱟᱜᱼᱟ ᱯᱟᱸᱪᱥᱚ ᱵᱚᱛᱨᱤᱥ ᱮᱢᱵᱤ ᱰᱟᱣᱩᱱᱞᱳᱰ ᱞᱟᱹᱜᱤᱫ ᱛᱮ ᱱᱚᱰᱮ ᱠᱞᱤᱠ ᱞᱟᱜᱟᱣ ᱵᱚᱱᱟ ᱱᱚᱣᱟᱴᱟᱜ ᱧᱮᱞ ᱫᱟᱯᱮ ᱟᱲᱟᱭ ᱡᱤᱵᱤ ᱦᱮᱱᱟᱜᱼᱟ ᱦᱟᱡᱟᱨ ᱟᱥᱤ ᱯᱤᱠᱥᱮᱞ ᱰᱟᱣᱩᱱᱞᱳᱰ ᱞᱟᱹᱜᱤᱫ ᱫᱚ ᱱᱚᱰᱮ ᱠᱞᱤᱠ ᱞᱟᱜᱟᱣ ᱵᱚᱱᱟ ᱱᱚᱝᱠᱟ ᱠᱟᱛᱮᱫ ᱵᱚᱱ ᱟᱵᱚ ᱵᱚᱱ ᱰᱟᱣᱩᱱᱞᱳᱰ ᱫᱟᱲᱮᱭᱟᱜᱼᱟ ᱟᱨ ᱡᱟᱦᱟᱸ ᱚᱱᱞᱟᱭᱤᱱ ᱛᱮ ᱧᱮᱞ ᱥᱟᱱᱟᱭᱮᱫ ᱵᱚᱱᱟ ᱟᱨ ᱱᱚᱣᱟ ᱠᱚ ᱯᱷᱟᱭᱤᱞ ᱟᱨ ᱱᱚᱣᱟ ᱠᱚ ᱢᱩᱵᱷᱤ ᱡᱟᱦᱟᱸ ᱵᱚᱱ ᱧᱟᱢ ᱮᱫᱟ ᱱᱚᱰᱮ ᱴᱚᱨᱮᱱᱴ ᱯᱷᱟᱭᱤᱞ ᱨᱮ ᱱᱚᱣᱟ ᱠᱚᱫᱚ ᱚᱨᱤᱡᱤᱱᱟᱞ ᱵᱟᱝ ᱦᱚᱸ ᱦᱩᱭ ᱫᱟᱲᱮᱭᱟᱜᱼᱟ ᱪᱮᱫᱟᱜ ᱥᱮ ᱩᱱᱟᱹᱜ ᱪᱟᱬ ᱚᱨᱤᱡᱤᱱᱟᱞ ᱵᱟᱠᱚ ᱟᱲᱟᱜᱟ ᱚᱱᱟ ᱠᱷᱟᱹᱛᱤᱨ ᱛᱮ ᱡᱩᱫᱤ ᱚᱨᱤᱡᱤᱱᱟᱞ ᱵᱟᱝ ᱠᱟᱱᱟ ᱚᱱᱟ ᱞᱟᱹᱜᱤᱫ ᱛᱮ ᱤᱠᱟᱹᱧ ᱠᱷᱚᱡᱚᱜ ᱠᱟᱱᱟ ᱤᱧ ᱫᱚ ᱪᱮᱫ ᱤᱧ ᱪᱤᱠᱟᱹᱭᱟ ᱛᱟᱣ ᱧᱮᱞ ᱫᱟᱲᱮᱭᱟᱜᱼᱟ ᱯᱮ ᱡᱟᱦᱟᱸ ᱞᱮᱠᱟ ᱜᱮ ᱛᱚ ᱡᱩᱫᱤ ᱚᱨᱤᱡᱤᱱᱟᱞ ᱧᱮᱞ ᱥᱟᱱᱟ ᱯᱮ ᱠᱷᱟᱱ ᱛᱟᱦᱚᱞᱮ ᱛᱟᱹᱜᱤ ᱞᱟᱜᱟᱣ ᱵᱚᱱᱟ ᱳᱭᱮᱵᱽᱥᱟᱭᱤᱴ ᱠᱚ ᱛᱟᱞᱟᱛᱮ ᱧᱟᱢ ᱟᱵᱚᱱ ᱢᱤᱫ ᱢᱟᱥ ᱯᱚᱨ ᱜᱮ ᱩᱱᱟᱹᱜ ᱞᱚᱜᱚᱱ ᱫᱚ ᱵᱟᱠᱚ ᱟᱲᱟᱜ ᱟᱵᱚᱱᱟ ᱠᱤᱪᱷᱩ ᱥᱟᱣᱩᱱᱰ ᱨᱮ ᱠᱳᱣᱟᱞᱤᱴᱤ ᱦᱟᱱᱛᱮ ᱱᱟᱛᱮ ᱫᱟᱲᱮᱭᱟᱜᱼᱟ ᱥᱮ ᱠᱳᱣᱟᱞᱤᱴᱤ ᱱᱟᱯᱟᱭ ᱵᱟᱝ ᱦᱮᱡ ᱫᱟᱲᱮᱭᱟᱜᱼᱟ ᱪᱷᱚᱵᱤ ᱫᱚ ᱢᱮᱱᱠᱷᱟᱱ ᱱᱟᱯᱟᱭ ᱜᱮ ᱦᱤᱡᱩᱜᱼᱟ ᱛᱚ ᱱᱤᱝᱠᱟᱹ ᱠᱟᱛᱮ ᱡᱮᱠᱳᱱᱳ ᱱᱟᱣᱟ ᱢᱩᱵᱷᱤ ᱵᱚᱱ ᱰᱟᱣᱩᱱᱞᱳᱰ ᱫᱟᱲᱮᱭᱟᱜᱼᱟ ᱠᱮ ᱡᱤ ᱮᱯᱷ ᱪᱮᱯᱴᱟᱨ ᱚᱣᱟᱱ ᱵᱚᱱ ᱰᱟᱣᱩᱱᱞᱳᱰ ᱫᱟᱲᱮᱭᱟᱜ ᱠᱟᱱᱟ ᱟᱨ ᱟᱨ ᱟᱨ ᱢᱩᱵᱷᱤ ᱦᱚᱸᱵᱚᱱ ᱰᱟᱣᱩᱱᱞᱳᱰ ᱫᱟᱲᱮᱭᱟᱜᱼᱟ ᱟᱨ ᱡᱟᱦᱟᱸ ᱛᱤᱱᱟᱹᱜ ᱱᱟᱣᱟ ᱢᱩᱵᱷᱤ ᱦᱤᱡᱩᱜ ᱠᱟᱱᱟ ᱚᱱᱟ ᱠᱚᱦᱚᱸ ᱱᱚᱰᱮ ᱠᱷᱚᱡ ᱜᱮᱵᱚᱱ ᱰᱟᱣᱩᱱᱞᱳᱰ ᱫᱟᱲᱮᱭᱟᱜᱼᱟ ᱡᱟᱥᱴ ᱱᱚᱰᱮ ᱥᱟᱨᱪ ᱵᱟᱨ ᱨᱮ ᱟᱵᱚ ᱚᱱᱟ ᱨᱮᱱᱟᱜ ᱧᱩᱛᱩᱢ ᱚᱞ ᱞᱟᱜᱟᱣ ᱵᱚᱱᱟ ᱛᱚ ᱵᱷᱤᱰᱤᱭᱳ ᱪᱮᱫ ᱞᱮᱠᱟ ᱯᱮ ᱵᱩᱡᱽ ᱠᱮᱫᱟ ᱡᱩᱫᱤ ᱯᱮ ᱠᱩᱥᱤ ᱯᱮ ᱵᱩᱡᱽ ᱠᱮᱫᱟ ᱞᱟᱭᱤᱠ ᱮᱢᱟᱜ ᱯᱮ ᱟᱨ ᱱᱚᱝᱠᱟ ᱜᱮ ᱵᱷᱤᱰᱤᱭᱳ ᱧᱟᱢ ᱞᱟᱹᱜᱤᱫ ᱛᱮ ᱪᱮᱱᱮᱞ ᱚᱵᱚᱥᱥᱳᱭ ᱥᱟᱵᱥᱠᱨᱟᱭᱤᱵ ᱫᱚᱦᱚᱭ ᱯᱮ ᱵᱮᱥᱨᱟ ᱴᱮᱠᱱᱤᱠᱮᱞ ᱤᱭᱩᱴᱩᱵᱽ ᱪᱮᱱᱮᱞ ᱢᱟ ᱛᱟᱦᱚᱞᱮ ᱱᱚᱸᱰᱮ ᱜᱮ ᱵᱷᱤᱰᱤᱭᱳ ᱫᱚᱧ ᱢᱩᱪᱟᱹᱫ ᱠᱮᱫᱟ ᱡᱚᱦᱟᱨ